ᱥᱟᱱᱟᱢ ᱠᱚᱜᱮ ᱡᱚᱦᱟᱨ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱟᱵᱚ ᱡᱟᱦᱟᱸ ᱥᱮᱫ ᱥᱮᱱᱚᱜ ᱠᱚᱨᱮ ᱦᱤᱡᱩᱜ ᱠᱚᱨᱮ ᱡᱚᱴᱟᱣ ᱠᱚᱜ ᱠᱚᱨᱮ ᱟᱹᱰᱤᱜᱟᱱ ᱠᱟᱛᱷᱟ ᱵᱚᱱ ᱨᱚᱯᱚᱲᱟ ᱢᱮᱱᱠᱷᱟᱱ ᱛᱷᱩᱛᱤ ᱛᱟᱢᱥᱟ ᱠᱚᱨᱮ ᱵᱚᱱ ᱨᱚᱯᱚᱲᱟ ᱟᱢᱟᱜ ᱫᱚ ᱜᱮᱭᱟᱱ ᱵᱟᱹᱱᱩᱜᱼᱟ ᱟᱢᱟᱜ ᱫᱚ ᱟᱹᱠᱤᱞ ᱵᱟᱹᱱᱩᱜᱼᱟ ᱟᱢ ᱫᱚᱢ ᱢᱩᱨᱩᱠᱷ ᱜᱮᱭᱟ ᱟᱢ ᱫᱚᱢ ᱥᱮᱭᱟᱱ ᱜᱮᱭᱟ ᱟᱹᱰᱤ ᱜᱟᱱ ᱚᱱᱠᱟ ᱠᱟᱛᱷᱟ ᱵᱚᱱ ᱨᱚᱯᱚᱲᱟ ᱢᱮᱱᱠᱷᱟᱱ ᱛᱮᱦᱮᱧ ᱫᱚ ᱟᱹᱠᱤᱞ ᱜᱮᱭᱟᱱ ᱫᱚ ᱪᱮᱫ ᱚᱱᱟ ᱵᱟᱵᱚᱫ ᱛᱤᱱᱟᱹᱜ ᱦᱚᱲ ᱵᱚᱱ ᱵᱟᱲᱟᱭᱟ ᱛᱤᱱᱟᱹᱜ ᱦᱚᱲ ᱵᱟᱵᱚᱱ ᱵᱟᱲᱟᱭᱟ ᱚᱱᱟᱜᱮ ᱛᱮᱦᱮᱧ ᱟᱹᱞᱤᱧᱟᱜ ᱢᱚᱪᱟ ᱠᱷᱚᱱ ᱵᱚᱱ ᱟᱸᱡᱚᱢ ᱧᱚᱜᱟ ᱢᱮᱱᱠᱷᱟᱱ ᱟᱹᱠᱤᱞ ᱜᱮᱭᱟᱱ ᱵᱟᱵᱚᱫ ᱛᱮ ᱢᱤᱫᱴᱟᱱ ᱛᱷᱩᱛᱤ ᱢᱮᱱᱟᱜᱼᱟ ᱚᱱᱟ ᱛᱷᱩᱛᱤ ᱜᱮ ᱚᱱᱟ ᱛᱷᱩᱛᱤ ᱢᱟᱫᱽᱫᱷᱚᱢ ᱛᱮᱜᱮ ᱱᱚᱣᱟ ᱠᱟᱛᱷᱟ ᱫᱚᱞᱤᱧ ᱢᱮᱱᱮᱜᱼᱟ ᱢᱮᱱᱠᱷᱟᱱ ᱢᱤᱫᱴᱤᱡ ᱯᱟᱹᱴᱷᱩᱣᱟᱹ ᱜᱤᱫᱽᱨᱟᱹ ᱢᱟᱪᱮᱫ ᱴᱷᱮᱱ ᱢᱤᱫᱴᱤᱡ ᱢᱟᱪᱮᱫ ᱴᱷᱮᱱᱮ ᱥᱮᱱ ᱞᱮᱱᱟ ᱩᱱᱤ ᱢᱟᱪᱮᱫ ᱥᱮᱱ ᱠᱟᱛᱮ ᱢᱮᱛᱟᱭ ᱠᱟᱱᱟᱭ ᱢᱟᱪᱮᱫ ᱜᱚᱢᱠᱮ ᱟᱹᱞᱤᱧ ᱢᱟ ᱟᱹᱞᱤᱧᱤᱡ ᱢᱟᱪᱮᱫ ᱟᱹᱰᱤᱜᱟᱱᱮ ᱪᱮᱫ ᱟᱠᱟᱫ ᱞᱤᱧᱟ ᱢᱟᱱᱮ ᱥᱤᱠ ᱵᱳᱭ ᱯᱟᱲᱦᱟᱣ ᱠᱷᱚᱱ ᱮᱦᱚᱵ ᱠᱟᱛᱮ ᱱᱤᱛᱤ ᱱᱤᱭᱚᱢ ᱠᱷᱚᱱ ᱮᱦᱚᱵ ᱠᱟᱛᱮ ᱜᱮᱭᱟᱱ ᱫᱷᱟᱹᱨᱤᱡ ᱜᱮᱭᱟᱱ ᱵᱤᱜᱽᱜᱟᱱ ᱠᱚ ᱚᱱᱟ ᱠᱚᱦᱚᱸᱭ ᱪᱮᱫ ᱟᱠᱟᱫ ᱞᱤᱧᱟᱹ ᱢᱮᱱᱠᱷᱟᱱ ᱟᱹᱞᱤᱧ ᱟᱨ ᱠᱟᱹᱴᱤᱡ ᱵᱤᱥᱛᱤ ᱪᱮᱫᱚᱜ ᱥᱟᱱᱟᱭᱮᱫ ᱞᱤᱧᱟᱹ ᱚᱱᱟ ᱠᱷᱟᱹᱛᱤᱨ ᱢᱟᱪᱮᱫ ᱜᱚᱢᱠᱮ ᱟᱹᱵᱤᱱ ᱴᱷᱮᱱ ᱫᱚᱞᱤᱧ ᱦᱮᱡ ᱟᱠᱟᱱᱟ ᱟᱫᱚ ᱚᱱᱟ ᱟᱭᱚᱢ ᱟᱸᱡᱚᱢ ᱠᱮᱫ ᱛᱟᱭᱚᱢ ᱢᱟᱪᱮᱫ ᱜᱚᱢᱠᱮ ᱢᱮᱛᱟᱫ ᱠᱤᱱᱟᱭ ᱩᱱᱤ ᱯᱟᱹᱴᱷᱩᱣᱟᱹᱭ ᱢᱮᱛᱟᱭ ᱠᱟᱱᱟ ᱵᱟᱹᱵᱩ ᱱᱚᱣᱟ ᱠᱟᱛᱷᱟ ᱢᱟ ᱴᱷᱤᱠ ᱜᱮᱭᱟ ᱛᱚᱵᱮ ᱟᱹᱞᱤᱧ ᱡᱟᱦᱟᱸ ᱛᱤᱱᱟᱹᱜ ᱞᱤᱧ ᱵᱟᱲᱟᱭ ᱟᱠᱟᱫᱼᱟ ᱡᱟᱦᱟᱸ ᱛᱤᱱᱟᱹᱜ ᱞᱤᱧ ᱥᱮᱬᱟ ᱟᱠᱟᱫᱼᱟ ᱚᱱᱟ ᱫᱚᱞᱤᱧ ᱢᱮᱛᱟ ᱵᱮᱱᱟ ᱵᱟᱹᱵᱩ ᱟᱹᱞᱤᱧ ᱞᱤᱧ ᱢᱮᱛᱟ ᱵᱮᱱ ᱠᱟᱱᱟ ᱮᱠᱪᱩᱭᱮᱞᱤ ᱟᱹᱠᱤᱞ ᱜᱮᱭᱟᱱ ᱫᱚ ᱡᱚᱛᱚ ᱦᱚᱲ ᱫᱚ ᱡᱚᱛᱚ ᱞᱮᱠᱟ ᱫᱚ ᱵᱟᱝ ᱵᱚ ᱵᱟᱹᱱᱩᱜᱼᱟ ᱛᱟᱵᱚ ᱢᱮᱱᱠᱷᱟᱱ ᱢᱮᱱᱠᱷᱟᱱ ᱟᱵᱚ ᱡᱟᱦᱟᱸ ᱛᱤᱱᱟᱹᱜ ᱵᱚ ᱵᱟᱲᱟᱭᱟ ᱡᱟᱦᱟᱸ ᱛᱤᱱᱟᱹᱜ ᱵᱳᱭ ᱠᱷᱚᱱ ᱵᱚ ᱯᱟᱲᱦᱟᱣᱟ ᱜᱮᱭᱟᱱ ᱵᱚ ᱟᱨᱡᱟᱣᱟ ᱟᱹᱠᱤᱞ ᱜᱮᱭᱟᱱ ᱵᱚ ᱟᱨᱡᱟᱣᱟ ᱤᱠᱷᱟᱹᱱ ᱟᱹᱠᱤᱞ ᱜᱮᱭᱟᱱ ᱟᱨᱡᱟᱣ ᱠᱟᱛᱮ ᱟᱹᱰᱤ ᱦᱚᱲ ᱟᱹᱰᱤ ᱞᱮᱠᱟ ᱵᱚ ᱯᱟᱲᱦᱟᱜᱼᱟ ᱟᱹᱰᱤ ᱵᱷᱟᱥᱟ ᱨᱮᱭᱟᱜ ᱟᱹᱰᱤ ᱛᱷᱩᱛᱤ ᱜᱮᱭᱟᱱ ᱵᱤᱜᱽᱜᱟᱱ ᱜᱚᱱᱤᱛ ᱥᱟᱦᱤᱛᱭᱚ ᱟᱹᱰᱤᱜᱟᱱ ᱯᱚᱛᱚᱵ ᱵᱳᱭ ᱵᱚ ᱯᱟᱲᱦᱟᱜᱼᱟ ᱢᱮᱱᱠᱷᱟᱱ ᱚᱸᱰᱮ ᱠᱷᱚᱱ ᱡᱟᱦᱟᱸ ᱵᱚ ᱟᱨᱡᱟᱣᱟ ᱚᱱᱟ ᱟᱨᱡᱟᱣᱟᱜ ᱫᱚ ᱟᱵᱚ ᱡᱩᱫᱤ ᱠᱟᱹᱢᱤ ᱨᱮ ᱵᱟᱵᱚ ᱵᱮᱵᱷᱟᱨᱟ ᱠᱟᱹᱢᱤ ᱵᱟᱵᱚ ᱞᱟᱜᱟᱣᱟ ᱡᱟᱦᱟᱸ ᱵᱚ ᱜᱮᱭᱟᱱ ᱵᱚ ᱟᱨᱡᱟᱣ ᱟᱠᱟᱫᱼᱟ ᱚᱱᱟ ᱜᱮᱭᱟᱱ ᱡᱩᱫᱤ ᱴᱷᱤᱠ ᱥᱟᱺᱦᱤᱡ ᱴᱷᱤᱠ ᱥᱚᱢᱚᱭ ᱨᱮ ᱵᱟᱵᱚ ᱞᱟᱜᱟᱣ ᱫᱟᱲᱮᱭᱟᱜᱼᱟ ᱮᱱᱠᱷᱟᱱ ᱚᱱᱟ ᱡᱟᱭᱜᱟ ᱨᱮᱫᱚ ᱴᱷᱤᱠ ᱜᱮᱭᱟᱱ ᱦᱟᱥᱚᱞ ᱟᱠᱟᱱᱟ ᱢᱮᱱᱛᱮ ᱵᱟᱵᱚ ᱵᱩᱡᱷᱟᱹᱣ ᱫᱟᱲᱮᱭᱟᱜᱼᱟ ᱟᱵᱚ ᱡᱩᱫᱤ ᱡᱚᱛᱚᱣᱟᱜ ᱵᱟᱲᱟᱭ ᱠᱟᱛᱮ ᱨᱮᱦᱚᱸ ᱡᱚᱛᱚᱣᱟᱜ ᱵᱟᱲᱟᱭ ᱠᱟᱛᱮ ᱡᱩᱫᱤ ᱵᱟᱵᱚ ᱠᱟᱹᱢᱤᱭᱟ ᱚᱱᱟ ᱵᱟᱵᱚᱫ ᱵᱟᱵᱚ ᱪᱤᱱᱛᱟᱭᱟ ᱵᱟᱵᱚ ᱨᱚᱲᱟ ᱵᱟᱵᱚ ᱞᱟᱹᱭ ᱟᱠᱚᱣᱟ ᱵᱟᱵᱚ ᱥᱮᱬᱟᱭᱟ ᱚᱱᱟ ᱜᱮ ᱦᱩᱭᱩᱜ ᱠᱟᱱᱟ ᱟᱵᱚᱣᱟᱜ ᱜᱮᱭᱟᱱ ᱨᱮᱭᱟᱜ ᱚᱵᱷᱟᱵᱽ ᱪᱤᱠᱟᱹᱛᱮ ᱡᱩᱫᱤ ᱚᱱᱟ ᱡᱟᱦᱟᱸ ᱵᱳᱭ ᱯᱟᱲᱦᱟᱣ ᱠᱟᱛᱮ ᱯᱚᱛᱚᱵ ᱠᱚ ᱯᱟᱲᱦᱟᱣ ᱠᱟᱛᱮ ᱡᱟᱦᱟᱸ ᱠᱷᱚᱱ ᱵᱟᱲᱟᱭ ᱠᱟᱛᱮ ᱥᱮᱱ ᱥᱮᱱ ᱛᱩᱞᱩᱡ ᱵᱟᱲᱟᱭ ᱠᱟᱛᱮ ᱟᱹᱰᱤ ᱦᱚᱲ ᱟᱹᱰᱤ ᱥᱟᱞᱟᱜ ᱵᱚᱱ ᱧᱟᱯᱟᱢᱟ ᱥᱮᱱᱚᱜ ᱛᱩᱞᱩᱡ ᱦᱚᱸ ᱜᱮᱭᱟᱱ ᱵᱚᱱ ᱦᱟᱛᱟᱣ ᱫᱟᱲᱮᱭᱟᱜ ᱠᱟᱱᱟ ᱜᱤᱛᱤᱡ ᱛᱩᱞᱩᱡ ᱦᱚᱸ ᱜᱮᱭᱟᱱ ᱵᱚᱱ ᱦᱟᱛᱟᱣ ᱫᱟᱲᱮᱭᱟᱜ ᱠᱟᱱᱟ ᱟᱹᱰᱤ ᱯᱨᱚᱠᱟᱨ ᱟᱠᱟᱨ ᱛᱮ ᱜᱮᱭᱟᱱ ᱫᱚᱵᱚᱱ ᱦᱟᱛᱟᱣᱮᱫᱼᱟ ᱤᱠᱷᱟᱹᱱ ᱟᱵᱚ ᱚᱥᱚᱞ ᱜᱮᱭᱟᱱ ᱫᱚ ᱪᱮᱫ ᱠᱟᱱᱟ ᱚᱥᱚᱞ ᱜᱮᱭᱟᱱ ᱵᱟ ᱯᱨᱚᱠᱩᱛ ᱜᱮᱭᱟᱱ ᱵᱟ ᱟᱵᱚᱣᱟᱜ ᱥᱟᱹᱨᱤ ᱟᱹᱠᱤᱞ ᱜᱮᱭᱟᱱ ᱚᱱᱟ ᱫᱚ ᱪᱮᱫ ᱵᱚ ᱢᱮᱛᱟᱜ ᱠᱟᱱᱟ ᱥᱟᱹᱨᱤ ᱟᱹᱠᱤᱞ ᱜᱮᱭᱟᱱ ᱵᱟ ᱯᱨᱚᱠᱨᱩᱛ ᱜᱮᱭᱟᱱ ᱫᱚ ᱚᱱᱟ ᱵᱚ ᱢᱮᱛᱟᱜᱼᱟ ᱟᱵᱚ ᱡᱟᱦᱟᱸ ᱟᱹᱰᱤ ᱜᱟᱱ ᱟᱠᱟᱨ ᱛᱮ ᱵᱚ ᱪᱮᱫ ᱟᱠᱟᱱ ᱥᱮᱪᱮᱫ ᱟᱠᱟᱱ ᱜᱮᱭᱟᱱ ᱡᱩᱫᱤ ᱠᱟᱹᱢᱤ ᱨᱮᱵᱚ ᱞᱟᱜᱟᱣᱟ ᱮᱱᱠᱷᱟᱱ ᱠᱟᱹᱢᱤ ᱨᱮᱵᱚ ᱵᱮᱵᱷᱟᱨᱟ ᱮᱱᱠᱷᱟᱱ ᱚᱱ ᱚᱱᱟ ᱡᱤᱱᱤᱥ ᱜᱮ ᱟᱵᱚᱣᱟᱜ ᱫᱚ ᱯᱨᱚᱠᱩᱛ ᱜᱮᱭᱟᱱ ᱵᱟ ᱚᱱᱟᱜᱮ ᱥᱟᱹᱨᱤ ᱟᱹᱠᱤᱞ ᱜᱮᱭᱟᱱ ᱫᱚᱵᱚ ᱢᱮᱛᱟᱜᱼᱟ ᱪᱤᱠᱟᱹᱛᱮ ᱡᱚᱛᱚᱣᱟᱜ ᱵᱟᱲᱟᱭ ᱠᱟᱛᱮ ᱨᱮᱦᱚᱸ ᱡᱩᱫᱤ ᱵᱟᱵᱚ ᱯᱨᱚᱭᱳᱜᱟ ᱵᱟᱵᱚ ᱵᱮᱵᱷᱟᱨᱟ ᱵᱟᱵᱚ ᱠᱟᱹᱢᱤᱭᱟ ᱮᱱᱠᱷᱟᱱ ᱦᱚᱲ ᱫᱚ ᱪᱮᱫ ᱞᱮᱠᱟ ᱨᱮᱠᱚ ᱵᱟᱲᱟᱭ ᱫᱟᱲᱮᱭᱟᱵᱚᱱᱟ ᱟᱵᱚ ᱦᱚᱲ ᱵᱟᱲᱟᱭ ᱦᱚᱪᱚ ᱞᱟᱹᱜᱤᱫ ᱠᱷᱟᱱ ᱟᱠᱚ ᱥᱟᱢᱟᱝ ᱨᱮᱵᱚ ᱵᱮᱵᱷᱟᱨ ᱫᱚᱨᱠᱟᱨ ᱟᱵᱚ ᱟᱠᱚ ᱥᱟᱢᱟᱝ ᱨᱮᱵᱚ ᱯᱨᱚᱭᱳᱜᱽ ᱫᱚᱨᱠᱟᱨ ᱛᱚᱵᱮ ᱮᱱᱟᱝ ᱟᱵᱚᱣᱟᱜ ᱟᱹᱠᱤᱞ ᱜᱮᱭᱟᱱ ᱥᱟᱢᱟᱝ ᱛᱮ ᱦᱤᱡᱩᱜᱼᱟ ᱟᱵᱚᱣᱟᱜ ᱟᱹᱠᱤᱞ ᱜᱮᱭᱟᱱ ᱥᱟᱢᱟᱝ ᱛᱮ ᱦᱮᱡ ᱞᱮᱱᱟ ᱟᱵᱚᱣᱟᱜ ᱜᱮᱭᱟᱱ ᱢᱮᱱᱟᱜ ᱟᱱᱛᱮ ᱦᱚᱲ ᱠᱚ ᱵᱟᱰᱟᱭᱟ ᱛᱚᱵᱮ ᱱᱚᱜᱼᱚ ᱱᱚᱝᱠᱟ ᱜᱮ ᱟᱹᱞᱤᱧ ᱫᱚ ᱟᱹᱠᱤᱞ ᱜᱮᱭᱟᱱ ᱵᱤᱥᱚᱭ ᱫᱚᱞᱤᱧ ᱢᱮᱱᱮᱜᱼᱟ ᱟᱯᱮᱭᱟᱜ ᱵᱤᱪᱟᱹᱨ ᱛᱮ ᱡᱩᱫᱤ ᱟᱨ ᱪᱮᱫ ᱞᱮᱠᱟ ᱵᱚ ᱢᱮᱱ ᱫᱟᱲᱮᱭᱟᱜᱼᱟ ᱚᱠᱟ ᱞᱮᱠᱟ ᱛᱮᱵᱚ ᱵᱟᱲᱟᱭ ᱵᱟᱲᱟᱭ ᱟᱠᱟᱫᱼᱟ ᱚᱠᱟ ᱞᱮᱠᱟ ᱵᱚ ᱵᱟᱲᱟᱭ ᱟᱠᱟᱫᱼᱟ ᱡᱚᱫᱤ ᱚᱱᱠᱟ ᱜᱮ ᱱᱚᱣᱟ ᱠᱚᱢᱮᱱᱴ ᱠᱚᱢᱮᱱᱴ ᱢᱟᱫᱽᱫᱷᱚᱢ ᱛᱮ ᱯᱮ ᱞᱟᱹᱭᱟ ᱞᱟᱭᱤᱠ ᱟᱯᱮ ᱥᱟᱵᱥᱠᱨᱟᱭᱤᱵᱽ ᱟᱯᱮ ᱮᱱᱠᱷᱟᱱ ᱟᱹᱞᱤᱧ ᱦᱚᱸ ᱢᱟᱲᱟᱝ ᱥᱮᱫ ᱟᱨᱦᱚᱸ ᱟᱨᱦᱚᱸ ᱜᱮᱭᱟᱱ ᱞᱤᱧ ᱟᱹᱜᱩᱭᱟ ᱚᱱᱟ ᱞᱟᱹᱜᱤᱫ ᱟᱹᱞᱤᱧᱟᱜ ᱤᱱᱴᱨᱮᱥᱴ ᱵᱟᱲᱦᱟᱜᱼᱟ ᱢᱟ ᱛᱚᱵᱮ ᱛᱮᱦᱮᱧ ᱫᱚ ᱤᱱᱟᱹᱜ ᱜᱮ ᱟᱨᱦᱚᱸ ᱫᱚᱥᱟᱨ ᱠᱷᱮᱯ ᱜᱟᱯᱟ ᱠᱚᱛᱮ ᱵᱚ ᱦᱤᱡᱩᱜᱼᱟ ᱢᱟ ᱛᱚᱵᱮ ᱡᱚᱦᱟᱨ